ᱚᱲᱟᱜ ᱫᱚ ᱚᱠᱟᱨᱮ ᱚᱸᱰᱮ ᱢᱟ ᱱᱚᱜᱼᱚᱭ ᱱᱚᱝᱠᱟ ᱟᱹᱰᱤ ᱱᱟᱯᱟᱭ ᱜᱮ ᱱᱟᱜ ᱮᱱᱮᱡ ᱠᱚ ᱱᱟᱜ ᱪᱟᱹᱞᱩ ᱟᱠᱟᱱᱟ ᱛᱚ ᱚᱠᱟ ᱞᱮᱠᱟ ᱚᱱᱠᱟ ᱨᱟᱹᱥᱠᱟᱹ ᱠᱚ ᱵᱩᱡᱷᱟᱹᱜ ᱠᱟᱱᱟ ᱪᱮ ᱵᱟᱝᱜᱮ ᱟᱹᱰᱤ ᱨᱟᱹᱥᱠᱟᱹ ᱵᱩᱡᱷᱟᱹᱜ ᱠᱟᱱᱟ ᱚᱲᱟᱜ ᱫᱚ ᱚᱠᱟᱨᱮ

ᱮᱛᱚᱦᱚᱵ ᱨᱮ ᱥᱟᱱᱟᱢ ᱠᱚᱜᱮ ᱟᱹᱞᱤᱧ ᱯᱟᱦᱴᱟ ᱥᱮᱫ ᱠᱷᱚᱱ ᱥᱟᱹᱜᱩᱱ ᱡᱚᱦᱟᱨ ᱟᱨ ᱡᱚᱛᱚ ᱠᱚᱜᱮ ᱟᱹᱞᱤᱧᱟᱜ ᱱᱚᱣᱟ ᱡᱳᱜᱮᱥ ᱪᱚᱨᱚᱱ ᱵᱞᱚᱜᱽ ᱪᱮᱱᱮᱞ ᱨᱮ ᱥᱟᱹᱜᱩᱱ ᱫᱟᱨᱟᱢ ᱛᱚ ᱜᱟᱛᱮ ᱠᱚ ᱛᱮᱦᱮᱧ ᱫᱚ ᱟᱯᱮ ᱠᱚ ᱞᱟᱹᱜᱤᱫ ᱟᱨ ᱢᱤᱫᱴᱟᱝ ᱱᱟᱯᱟᱭ ᱵᱷᱤᱰᱤᱭᱳ ᱟᱹᱜᱩ ᱠᱟᱛᱮᱫ ᱞᱤᱧ ᱥᱮᱴᱮᱨ ᱩᱛᱟᱹᱨ ᱟᱠᱟᱱᱟ ᱛᱟᱵᱚᱱ ᱟᱨ ᱠᱟᱹᱝᱠᱤ ᱡᱟᱦᱟᱸ ᱪᱮ ᱞᱟᱜᱽᱲᱮ ᱮᱱᱮᱡ ᱦᱮᱯᱨᱟᱣ ᱱᱟᱦᱟᱜ ᱦᱩᱭᱩᱜ ᱠᱟᱱᱟ ᱛᱟᱵᱚᱱ ᱛᱚ ᱟᱵᱚ ᱫᱚ ᱱᱟᱦᱟᱜ ᱱᱚᱜᱼᱚᱭ ᱱᱚᱝᱠᱟ ᱥᱮᱛᱟᱜ ᱥᱮᱛᱟᱜ ᱱᱟᱦᱟᱜ ᱵᱚᱱ ᱥᱮᱴᱮᱨ ᱟᱠᱟᱱᱟ ᱛᱟᱵᱚᱱ ᱟᱨ ᱱᱚᱣᱟ ᱫᱚ ᱱᱟᱦᱟᱜ ᱯᱟᱲᱟᱜ ᱠᱟᱱᱟ ᱟᱵᱚᱣᱟᱜ ᱱᱚᱣᱟ ᱵᱷᱚᱸᱡᱽ ᱫᱤᱥᱚᱢ ᱨᱮᱱᱟᱜ ᱵᱚᱦᱚᱲᱫᱟ ᱵᱞᱚᱠ ᱟᱨ ᱚᱱᱠᱟ ᱫᱚ ᱱᱟᱦᱟᱜ ᱱᱚᱣᱟ ᱫᱚ ᱱᱟᱦᱟᱜ ᱛᱟᱵᱚᱱ ᱞᱟᱛᱟᱨ ᱠᱟᱹᱝᱠᱤ ᱱᱟᱦᱟᱜ ᱠᱚ ᱢᱮᱛᱟᱜᱟᱜ ᱠᱟᱱᱟ ᱟᱨ ᱡᱟᱦᱟᱸ ᱛᱤᱱᱟᱹᱜ ᱪᱮᱛᱟᱱ ᱠᱟᱹᱨᱤ ᱫᱚ ᱛᱟᱵᱚᱱᱟ ᱤᱱᱫᱤ ᱯᱟᱛᱟ ᱨᱮᱱᱟᱜ ᱚᱸᱰᱮ ᱫᱚ ᱦᱟᱸᱜ ᱞᱟᱜᱽᱬᱮ ᱮᱱᱮᱡ ᱚᱱᱟ ᱦᱩᱭ ᱥᱟᱹᱛᱚᱜ ᱠᱟᱱᱟ ᱛᱟᱵᱚᱱ ᱟᱨ ᱱᱚᱰᱮ ᱫᱚ ᱦᱟᱸᱜ ᱛᱟᱵᱚᱱ ᱱᱚᱣᱟ ᱡᱟᱦᱟᱸ ᱛᱤᱱᱟᱹᱜ ᱵᱟᱦᱟ ᱵᱚᱸᱜᱟ ᱱᱚᱣᱟ ᱠᱩᱱᱟᱹᱢᱤ ᱫᱚᱥᱟᱨ ᱯᱚᱥᱟᱨ ᱨᱮᱱᱟᱜ ᱦᱩᱭ ᱥᱟᱹᱛᱚᱜ ᱠᱟᱱᱟ ᱛᱚ ᱴᱷᱤᱠ ᱜᱮᱭᱟ ᱧᱮᱞᱮᱫᱼᱟ ᱱᱟᱵᱚᱱ ᱪᱮᱫ ᱞᱮᱠᱟᱱᱟᱜ ᱦᱩᱭᱩᱜ ᱠᱟᱱᱟ ᱱᱚᱣᱟ ᱫᱚ ᱱᱚᱣᱟ ᱨᱮᱱᱟᱜ ᱯᱮᱱᱰᱮᱞ ᱠᱟᱱᱟ ᱱᱚᱣᱟ ᱫᱚ ᱦᱟᱸᱜ ᱢᱮᱱ ᱜᱮᱴ ᱠᱟᱱᱟ ᱛᱟᱠᱚ ᱱᱚᱣᱟ ᱫᱚ ᱦᱟᱸᱜ ᱛᱚ ᱮᱱᱮᱡ ᱫᱚ ᱦᱟᱸᱜ ᱛᱟᱵᱚᱱ ᱱᱚᱣᱟ ᱵᱷᱤᱛᱤᱨ ᱥᱮᱫ ᱨᱮᱜᱮ ᱦᱩᱭᱩᱜ ᱠᱟᱱᱟ ᱛᱚ ᱴᱷᱤᱠ ᱜᱮᱭᱟ ᱧᱮᱞ ᱟᱞᱟᱝ ᱦᱟᱸᱜ ᱚᱠᱟ ᱞᱮᱠᱟ ᱵᱷᱤᱲᱼᱵᱷᱟᱲ ᱠᱚ ᱟᱨ ᱪᱮᱫ ᱞᱮᱠᱟ ᱨᱟᱹᱥᱠᱟᱹ ᱨᱚᱢᱚᱡᱽ ᱠᱚ ᱵᱩᱡᱷᱟᱹᱜ ᱠᱟᱱᱟ ᱛᱚ ᱴᱷᱤᱠ ᱜᱮᱭᱟ ᱱᱚᱣᱟ ᱵᱷᱤᱰᱭᱳ ᱨᱮ ᱮᱛᱚᱦᱚᱵ ᱠᱷᱚᱱ ᱢᱩᱪᱟᱹᱫ ᱫᱷᱟᱹᱵᱤᱡ ᱛᱟᱦᱮᱱ ᱛᱟᱵᱚᱱ ᱯᱮ ᱟᱨ ᱡᱟᱦᱟᱸᱭ ᱠᱷᱚᱱᱟᱜ ᱯᱮ ᱱᱟᱣᱟ ᱠᱷᱟᱱ ᱟᱹᱞᱤᱧᱟᱜ ᱪᱮᱱᱮᱞ ᱨᱮ ᱮᱱᱠᱷᱟᱱ ᱫᱚ ᱥᱟᱵᱥᱠᱨᱟᱭᱤᱵᱽ ᱯᱮ ᱪᱮᱫᱟᱜ ᱥᱮ ᱱᱚᱝᱠᱟ ᱜᱮ ᱟᱨᱚ ᱢᱟᱥᱮ ᱱᱟᱯᱟᱭ ᱱᱟᱯᱟᱭ ᱵᱷᱤᱰᱭᱳ ᱟᱹᱜᱩ ᱠᱟᱜᱮ ᱱᱟᱦᱟᱜ ᱞᱤᱧ ᱛᱟᱦᱮᱱ ᱠᱟᱱᱟ ᱛᱚ ᱴᱷᱤᱠ ᱜᱮᱭᱟ ᱛᱚᱵᱮ ᱡᱟᱹᱥᱛᱤ ᱵᱟᱝ ᱜᱷᱟᱹᱲᱤᱠ ᱠᱟᱛᱮᱫ ᱱᱤᱛᱚᱜ ᱫᱚ ᱚᱱᱟ ᱮᱱᱮᱡ ᱟᱠᱷᱲᱟ ᱥᱮᱫ ᱜᱮ ᱱᱟᱦᱟᱜ ᱤᱧ ᱤᱫᱤ ᱩᱛᱟᱹᱨᱮᱫ ᱵᱚᱱᱟ A few moments later.

ᱮᱱᱮᱡ ᱠᱚᱫᱚ ᱛᱟᱵᱚᱱ ᱟᱹᱰᱤ ᱱᱟᱯᱟᱭ ᱮᱱᱮᱡ ᱥᱮᱨᱮᱧ ᱠᱚᱫᱚ ᱪᱟᱹᱞᱩ ᱟᱠᱟᱱᱟ ᱟᱹᱰᱤ ᱵᱮᱥ ᱜᱮ ᱛᱟᱵᱚᱱ ᱟᱹᱰᱤ ᱱᱟᱯᱟᱭ ᱜᱮ ᱦᱟᱸᱜ ᱢᱟᱹᱫᱟᱹᱲᱤᱭᱟᱹ ᱠᱚ ᱚᱱᱟ ᱠᱚ ᱨᱩᱭᱮᱫᱼᱟ ᱛᱟᱵᱚᱱ ᱚᱱᱟ ᱥᱟᱶᱛᱮ ᱦᱟᱸᱜ ᱡᱟᱦᱟᱸ ᱛᱤᱱᱟᱹᱜ ᱜᱮ ᱦᱟᱸᱜ ᱫᱤᱥᱚᱢ ᱯᱟᱲᱟ ᱠᱷᱚᱱᱟᱜ ᱠᱚ ᱦᱮᱡ ᱟᱠᱟᱱᱟ ᱛᱟᱵᱚᱱ ᱮᱱᱮᱡ ᱥᱮᱨᱮᱧ ᱵᱟᱠᱷᱨᱟ ᱩᱱᱠᱩ ᱚᱱᱟ ᱮᱱᱮᱡ ᱠᱚ ᱟᱹᱰᱤ ᱪᱮᱦᱨᱟ ᱜᱮ ᱟᱹᱰᱤ ᱵᱮᱥ ᱜᱮ ᱦᱟᱸᱜ ᱠᱚ ᱞᱩᱦᱩᱠ ᱮᱫᱼᱟ ᱛᱟᱵᱚᱱ ᱟᱵᱚᱣᱟᱜ ᱥᱟᱶᱛᱟ ᱨᱮᱱᱟᱜ ᱦᱚᱨᱚᱜ ᱵᱟᱸᱫᱮ ᱠᱟᱛᱮᱫ ᱜᱮ ᱛᱟᱵᱚᱱ ᱦᱟᱸᱜ ᱮᱱᱮᱡ ᱥᱮᱨᱮᱧ ᱠᱚᱫᱚ ᱦᱩᱭᱩᱜ ᱠᱟᱱᱟ ᱛᱳ ᱴᱷᱤᱠ ᱜᱮᱭᱟ ᱦᱟᱸᱜ ᱱᱚᱣᱟ ᱵᱷᱤᱰᱭᱳ ᱨᱮᱱᱟᱜ ᱠᱚᱱᱴᱤᱱᱤᱭᱩ ᱛᱟᱦᱮᱱ ᱛᱟᱵᱚᱱ ᱯᱮ ᱟᱨ ᱦᱟᱸᱜ ᱵᱚᱱ ᱧᱮᱞᱮᱫᱼᱟ ᱚᱠᱟ ᱥᱮᱫ ᱢᱟᱲᱟᱝ ᱥᱮᱫ ᱦᱟᱸᱜ ᱪᱮᱫ ᱞᱮᱠᱟ ᱨᱟᱹᱥᱠᱟᱹ ᱠᱚ ᱵᱩᱡᱷᱟᱹᱜ ᱠᱟᱱᱟ

ᱟᱨ ᱮᱱᱮᱡ ᱠᱚᱫᱚ ᱛᱟᱵᱚᱱ ᱦᱟᱸᱜ ᱟᱹᱰᱤ ᱨᱟᱹᱥᱠᱟᱹ ᱨᱟᱹᱥᱠᱤ ᱜᱮ ᱪᱟᱹᱞᱩ ᱟᱠᱟᱱᱟ ᱟᱹᱰᱤ ᱵᱮᱥ ᱜᱮ ᱦᱮᱱᱟᱜ ᱛᱟᱵᱚᱱᱟ ᱟᱨ

ᱠᱟᱹᱠᱤ ᱛᱟᱠᱚ ᱚᱲᱟᱜ ᱟᱪᱪᱷᱟ ᱟᱨ ᱱᱚᱰᱮ ᱢᱟ ᱱᱚᱜᱼᱚᱭ ᱱᱚᱝᱠᱟ ᱟᱹᱰᱤ ᱱᱟᱯᱟᱭ ᱜᱮ ᱱᱟᱜ ᱮᱱᱮᱡ ᱠᱚ ᱱᱟᱜ ᱪᱟᱹᱞᱩ ᱟᱠᱟᱱᱟ ᱛᱚ ᱚᱠᱟ ᱞᱮᱠᱟ ᱚᱱᱠᱟ ᱨᱟᱹᱥᱠᱟᱹ ᱠᱚ ᱵᱩᱡᱷᱟᱹᱜ ᱠᱟᱱᱟ ᱪᱮ ᱵᱟᱝᱜᱮ ᱟᱹᱰᱤ ᱨᱟᱹᱥᱠᱟᱹ ᱵᱩᱡᱷᱟᱹᱜ ᱠᱟᱱᱟ ᱟᱹᱰᱤ ᱨᱟᱹᱥᱠᱟᱹ ᱜᱮ ᱟᱪᱪᱷᱟ ᱟᱨ ᱥᱤᱨᱯᱷᱟᱹ ᱠᱚ ᱢᱮᱱᱟᱜᱼᱟ ᱪᱮ ᱱᱟᱜ ᱚᱠᱟ ᱞᱮᱠᱟ ᱠᱚᱢᱤᱴᱤ ᱯᱟᱦᱴᱟ ᱥᱮᱫ ᱠᱷᱚᱱᱟᱜ ᱵᱟᱲᱟᱭ ᱧᱟᱢ ᱠᱟᱱᱟ ᱛᱚ ᱚᱠᱟ ᱞᱮᱠᱟ ᱥᱤᱨᱯᱷᱟᱹ ᱠᱚ ᱧᱟᱢ ᱞᱮᱠᱟ ᱯᱮ ᱵᱩᱡᱷᱟᱹᱣᱮᱫᱼᱟ ᱪᱮ ᱵᱟᱝᱜᱮ ᱧᱟᱢ ᱜᱮ ᱞᱮᱠᱟ ᱞᱮ ᱵᱩᱡᱷᱟᱹᱣᱮᱫ ᱜᱮᱭᱟ ᱵᱩᱡᱷᱟᱹᱣᱮᱫ ᱜᱮᱭᱟ ᱟᱪᱪᱷᱟ ᱦᱳᱭ ᱦᱳᱭ ᱢᱟᱱᱮ ᱱᱟᱯᱟᱭ ᱜᱮ ᱱᱟᱜ ᱯᱮ ᱞᱩᱦᱩᱠ ᱮᱫ ᱠᱷᱟᱱ ᱱᱟᱯᱟᱭ ᱜᱮ ᱱᱟᱜ ᱯᱮ ᱮᱱᱮᱡ ᱠᱟᱱ ᱠᱷᱟᱱ ᱥᱤᱨᱯᱷᱟᱹ ᱨᱮᱱ ᱦᱚᱠᱫᱟᱨ ᱢᱟ ᱱᱟᱜ ᱯᱮ ᱦᱩᱭᱩᱜ ᱠᱟᱱ ᱜᱮᱭᱟ ᱛᱚ ᱚᱱᱟ ᱢᱟ ᱱᱟᱜ ᱠᱚᱢᱤᱴᱤ ᱪᱮᱛᱟᱱ ᱨᱮ ᱱᱟᱜ ᱰᱤᱯᱮᱱᱰ ᱮᱫᱼᱟ ᱚᱱᱟ ᱠᱚᱢᱟ ᱦᱳᱭ ᱟᱪᱪᱷᱟ ᱟᱨ ᱱᱚᱣᱟ ᱮᱱᱮᱡ ᱪᱷᱟᱰᱟ ᱠᱟᱛᱮᱫ ᱟᱵᱚᱣᱟᱜ ᱥᱟᱶᱛᱟ ᱨᱮᱱᱟᱜ ᱟᱨᱦᱚᱸ ᱚᱱᱠᱟ ᱮᱱᱮᱡ ᱥᱮᱨᱮᱧ ᱠᱚᱯᱮ ᱵᱟᱲᱟᱭᱟ ᱥᱮ ᱵᱟᱝᱜᱮ ᱚᱱᱠᱟ ᱮᱱᱮᱡ ᱫᱚᱞᱮ ᱵᱟᱲᱟᱭᱟ ᱥᱮᱨᱮᱧ ᱫᱚ ᱵᱟᱞᱮ ᱵᱟᱲᱟᱭᱟ ᱦᱳᱭ ᱛᱚ ᱢᱟᱱᱮ ᱡᱟᱦᱟᱸ ᱛᱤᱱᱟᱹᱜ ᱜᱮ ᱱᱟᱜ ᱢᱮᱱᱟᱜ ᱜᱮᱭᱟ ᱚᱱᱟ ᱠᱚᱵᱤᱱ ᱵᱟᱲᱟᱭ ᱜᱮᱭᱟ ᱥᱮ ᱡᱟᱦᱟᱸ ᱞᱮᱠᱟ ᱱᱟᱜ ᱰᱟᱦᱟᱨ ᱮᱱᱮᱡ ᱠᱚ ᱵᱟᱦᱟ ᱮᱱᱮᱡ ᱠᱚ ᱱᱟᱜ ᱚᱱᱟ ᱠᱚ ᱟᱨ ᱠᱤᱢᱵᱟ ᱚᱱᱠᱟ ᱟᱭᱢᱟ ᱞᱮᱠᱟᱱ ᱢᱮᱱᱟᱜᱼᱟ ᱥᱮ ᱟᱵᱚᱣᱟᱜ ᱮᱱᱮᱡ ᱥᱮᱨᱮᱧ ᱠᱚᱫᱚ ᱵᱟᱲᱟᱭ ᱜᱮᱭᱟ ᱥᱮ ᱵᱤᱱ ᱚᱱᱟ ᱠᱚᱫᱚ ᱦᱳᱭ ᱦᱳᱭ ᱢᱟᱱᱮ ᱚᱱᱟ ᱠᱚᱫᱚ ᱱᱤᱦᱟᱹᱛ ᱜᱮ ᱪᱮᱫᱚᱜ ᱢᱟᱜᱮ ᱟᱨ ᱟᱵᱚᱣᱟᱜ

ᱛᱚ ᱴᱷᱤᱠ ᱜᱮᱭᱟ ᱛᱟᱵᱚᱱ ᱱᱚᱜᱼᱚᱸᱭ ᱱᱚᱝᱠᱟᱱᱟᱜ ᱠᱤᱱ ᱞᱟᱹᱭ ᱵᱟᱲᱟ ᱠᱮᱜᱼᱟ ᱛᱚ ᱟᱵᱚ ᱯᱟᱦᱴᱟ ᱥᱮᱫ ᱠᱷᱚᱱ ᱟᱨ ᱱᱚᱣᱟ ᱠᱞᱟᱵᱽ ᱯᱟᱦᱴᱟ ᱥᱮᱫ ᱠᱷᱚᱱ ᱟᱹᱰᱤ ᱟᱭᱢᱟ ᱥᱟᱨᱦᱟᱣ ᱵᱚᱱ ᱪᱟᱞ ᱟᱹᱠᱤᱱ ᱠᱟᱱᱟ ᱛᱚ ᱢᱩᱪᱟᱹᱫ ᱨᱮᱫᱚ ᱡᱚᱦᱟᱨ ᱜᱮ ᱡᱚᱦᱟᱨ ᱜᱮ

ᱛᱚ ᱚᱱᱠᱟ ᱜᱮ ᱱᱟᱜ ᱛᱟᱵᱚᱱ ᱟᱨᱚ ᱱᱚᱛᱮ ᱨᱮᱱᱟᱜ ᱢᱮᱱᱟᱜ ᱠᱚᱣᱟ ᱱᱩᱠᱩ ᱯᱮᱲᱟ ᱦᱚᱲ ᱱᱩᱠᱩ ᱥᱟᱜ ᱜᱮ ᱱᱟᱜ ᱵᱚ ᱜᱟᱯᱟᱞᱢᱟᱨᱟᱣ ᱧᱚᱜᱚᱜᱼᱟ ᱚᱠᱟᱨᱮᱱ ᱠᱟᱱᱟ ᱠᱚ ᱪᱮᱫ ᱞᱮᱠᱟ ᱨᱟᱹᱥᱠᱟᱹ ᱠᱚ ᱱᱟᱜ ᱠᱚ ᱵᱩᱡᱷᱟᱹᱣᱮᱫᱼᱟ ᱥᱮ ᱵᱟᱝᱜᱮ ᱛᱚ ᱡᱚᱛᱚ ᱦᱚᱲ ᱫᱚ ᱡᱚᱦᱟᱨ ᱜᱮ ᱡᱚᱦᱟᱨ ᱜᱮ ᱚᱲᱟᱜ ᱫᱚ ᱚᱠᱟᱨᱮ ᱜᱟᱭᱟᱱ ᱟᱹᱵᱤᱱ ᱫᱚ ᱵᱚᱦᱚᱲᱫᱟ ᱵᱚᱦᱚᱲᱫᱟ ᱟᱪᱪᱷᱟ ᱟᱨ ᱱᱚᱰᱮ ᱢᱮᱱᱟᱜᱼᱟ ᱱᱚᱜᱼᱚᱭ ᱱᱚᱣᱟ ᱡᱟᱦᱟᱸ ᱞᱟᱜᱽᱲᱮ ᱮᱱᱮᱡ ᱨᱮᱱᱟᱜ ᱦᱩᱭᱩᱜ ᱠᱟᱱᱟ ᱛᱚ ᱱᱚᱰᱮ ᱱᱟᱜ ᱮᱱᱮᱡ ᱨᱮᱱᱟᱜ ᱯᱮ ᱦᱮᱡ ᱟᱠᱟᱱ ᱫᱚ ᱚᱠᱟ ᱞᱮᱠᱟ ᱚᱱᱠᱟ ᱯᱮᱲᱟ ᱠᱚ ᱢᱮᱱᱟᱜ ᱠᱚᱣᱟ ᱪᱮ ᱰᱟᱭᱨᱮᱠᱴ ᱢᱟᱱᱮ ᱮᱱᱮᱡ ᱵᱟᱠᱷᱨᱟ ᱜᱮ ᱱᱟᱜ ᱵᱚ ᱦᱮᱡ ᱟᱠᱟᱱᱟ

ᱥᱤᱨᱯᱷᱟᱹ ᱪᱟᱯᱟᱞ ᱟᱠᱷᱲᱟ ᱱᱟᱦᱟᱜ ᱮᱥᱴᱟᱨᱴᱤᱝᱚᱜ ᱞᱟᱹᱜᱤᱫ ᱡᱟᱦᱟᱸ ᱪᱮ ᱥᱤᱨᱯᱷᱟᱹ ᱱᱟᱦᱟᱜ ᱠᱚ ᱪᱟᱞ ᱟᱠᱚᱣᱟ ᱛᱟᱵᱚᱱ ᱡᱟᱦᱟᱸ ᱛᱤᱱᱟᱹᱜ ᱜᱮ ᱱᱟᱦᱟᱜ ᱠᱚ ᱮᱱᱮᱡ ᱥᱮᱨᱮᱧ ᱟᱠᱟᱫ ᱡᱟᱦᱟᱸ ᱛᱤᱱᱟᱹᱜ ᱜᱮ ᱱᱟᱦᱟᱜ ᱮᱱᱮᱡ ᱥᱮᱨᱮᱧ ᱠᱟᱛᱮᱫ ᱱᱟᱦᱟᱜ ᱠᱚ ᱧᱟᱢ ᱟᱠᱟᱫ ᱛᱟᱵᱚᱱ ᱩᱱᱠᱩ ᱜᱮ ᱱᱤᱛᱚᱜ ᱫᱚ ᱱᱟᱦᱟᱜ ᱥᱤᱨᱯᱷᱟᱹ ᱠᱚ ᱱᱟᱦᱟᱜ ᱠᱚ ᱮᱢᱟ ᱠᱚᱣᱟ ᱛᱳ ᱴᱷᱤᱠ ᱜᱮᱭᱟ ᱧᱮᱞᱮᱫᱼᱟ ᱱᱟᱦᱟᱜ ᱵᱚᱱ ᱚᱠᱚᱭ ᱠᱚ ᱱᱟᱦᱟᱜ ᱥᱤᱨᱯᱷᱟᱹ ᱠᱚᱨᱮ ᱱᱟᱦᱟᱜ ᱠᱚ ᱦᱳᱠᱫᱟᱨ ᱟᱠᱟᱱᱟ ᱡᱟᱦᱟᱸ ᱪᱮ ᱮᱛᱚᱦᱚᱵ ᱥᱤᱨᱯᱷᱟᱹ ᱱᱚᱣᱟ ᱡᱟᱦᱟᱸ ᱮᱱᱮᱡ ᱟᱹᱭᱩᱨ ᱛᱟᱵᱚᱱ ᱛᱟᱦᱮᱸ ᱞᱮᱱᱟ ᱛᱳ ᱱᱩᱠᱤᱱ ᱵᱤᱴᱤ ᱛᱟᱹᱠᱤᱱ ᱱᱟᱦᱟᱜ ᱠᱤᱱ ᱦᱳᱠᱫᱟᱨ ᱟᱠᱟᱱᱟ
ᱡᱟᱣ ᱫᱤᱱ ᱦᱚᱸ ᱵᱤᱱ ᱮᱱᱮᱡ ᱞᱮᱜᱼᱟ ᱪᱮ ᱚᱠᱟ ᱠᱚᱨᱮ ᱪᱮ ᱱᱚᱰᱮ ᱜᱮ ᱮᱛᱚᱦᱚᱵ ᱮᱱᱮᱡ ᱵᱟᱲᱟ ᱟᱠᱟᱫ ᱜᱮᱭᱟᱞᱤᱧ ᱚᱱᱟ ᱠᱚᱨᱮ ᱵᱤᱱ ᱯᱨᱟᱭᱤᱡᱽ ᱞᱮᱱᱟ ᱪᱮ ᱱᱚᱰᱮ ᱜᱮ ᱯᱨᱚᱛᱷᱚᱢ ᱧᱟᱢ ᱟᱠᱟᱫ ᱜᱮᱭᱟᱞᱤᱧ ᱟᱹᱰᱤ ᱟᱹᱰᱤ ᱥᱟᱨᱦᱟᱣ ᱱᱩᱠᱢᱟᱹᱭ ᱛᱤᱠᱤᱱ ᱫᱚ ᱟᱹᱰᱤ ᱮᱠᱥᱯᱮᱨᱤᱭᱮᱱᱥ ᱢᱮᱱᱟᱜᱼᱟ ᱟᱨ ᱟᱹᱰᱤ ᱜᱟᱱ ᱡᱟᱭᱜᱟ ᱠᱷᱚᱱᱟᱜ ᱱᱚᱝᱠᱟ ᱜᱮ ᱯᱨᱟᱭᱤᱡᱽ ᱠᱤᱱ ᱟᱹᱜᱩ ᱟᱠᱟᱫᱼᱟ ᱟᱹᱰᱤ ᱟᱹᱰᱤ ᱥᱟᱨᱦᱟᱣ
ᱟᱨ ᱱᱩᱠᱤᱱ ᱫᱚ ᱦᱟᱸᱜ ᱛᱟᱵᱚᱱ ᱡᱟᱦᱟᱸ ᱥᱮ ᱫᱚᱥᱟᱨ ᱥᱤᱨᱯᱟᱹ ᱨᱮᱱ ᱦᱚᱠᱫᱟᱨ ᱠᱟᱱᱟ ᱠᱤᱱ ᱮᱱᱮᱡ ᱟᱹᱭᱩᱨ ᱛᱟᱵᱚᱱ ᱡᱟᱦᱟᱸ ᱛᱟᱦᱮᱸ ᱞᱮᱱᱟ ᱩᱱᱠᱤᱱ ᱟᱨ ᱱᱩᱠᱤᱱ ᱫᱚ ᱦᱟᱸᱜ ᱠᱟᱹᱥᱤ ᱥᱳᱲ ᱨᱮᱱ ᱠᱟᱱᱟ ᱠᱤᱱ ᱛᱟᱵᱚᱱ ᱱᱩᱠᱤᱱ ᱵᱤᱴᱤ ᱛᱟᱹᱠᱤᱱ ᱫᱚ ᱦᱟᱸᱜ ᱫᱚᱥᱟᱨ ᱥᱤᱨᱯᱟᱹ ᱨᱮᱱ ᱦᱚᱠᱫᱟᱨ ᱠᱟᱱᱟ ᱠᱤᱱ ᱞᱟᱹᱭ ᱥᱟᱰᱮᱭᱟ
ᱨᱟᱹᱥᱠᱟᱹ ᱜᱮ
ᱡᱟᱣ ᱫᱤᱱ ᱦᱚᱸ ᱱᱚᱝᱠᱟ ᱵᱤᱱ ᱧᱟᱢ ᱵᱟᱲᱟ ᱟᱠᱟᱫᱼᱟ ᱪᱮ ᱱᱚᱰᱮ ᱜᱮ ᱮᱛᱚᱦᱚᱵ ᱥᱤᱨᱯᱟᱹ ᱫᱚ ᱱᱚᱰᱮ ᱜᱮ ᱟᱹᱰᱤ ᱟᱹᱰᱤ ᱥᱟᱨᱦᱟᱣ ᱪᱷᱩᱴᱟᱹᱣ ᱨᱮ ᱛᱟᱦᱮᱸ ᱠᱚᱜ ᱵᱤᱱ ᱟᱨᱦᱚᱸ ᱟᱭᱢᱟ ᱜᱟᱱ ᱡᱟᱭᱜᱟ ᱨᱮ ᱱᱚᱝᱠᱟ ᱵᱤᱱ ᱯᱨᱟᱭᱤᱡᱽ ᱦᱩᱭ ᱫᱟᱲᱮᱭᱟᱜᱼᱟ ᱟᱹᱰᱤ ᱟᱹᱰᱤ ᱥᱟᱨᱦᱟᱣ
ᱢᱮᱱᱟᱜ ᱛᱟᱵᱚᱱᱟ ᱛᱮᱥᱟᱨ ᱥᱤᱨᱯᱷᱟᱹ ᱨᱤᱱ ᱦᱚᱠᱫᱟᱨ ᱠᱟᱱᱟ ᱠᱤᱱ ᱛᱟᱵᱚᱱ ᱡᱟᱦᱟᱸ ᱪᱮ ᱥᱚᱱᱟ ᱯᱷᱩᱞᱤ ᱨᱮᱱᱟᱜ ᱠᱤᱱ ᱧᱟᱢ ᱟᱠᱟᱫ ᱛᱟᱵᱚᱱ ᱱᱩᱠᱤᱱ ᱦᱚᱸ ᱡᱟᱦᱟᱸ ᱪᱮ ᱮᱱᱮᱡ ᱟᱹᱭᱩᱨ ᱨᱤᱱ ᱟᱨ ᱱᱚᱣᱟ ᱥᱤᱨᱯᱷᱟᱹ ᱫᱚ ᱱᱟᱜ ᱛᱟᱵᱚᱱ ᱡᱟᱦᱟᱱᱟᱜ ᱱᱚᱣᱟ ᱥᱮᱨᱮᱧ ᱛᱮᱞᱟ ᱛᱟᱦᱮᱸ ᱞᱮᱱᱟ ᱛᱚ ᱱᱩᱠᱤᱱ ᱱᱟᱜ ᱠᱤᱱ ᱦᱚᱠᱫᱟᱨ ᱠᱟᱱᱟ ᱛᱟᱵᱚᱱ ᱱᱩᱠᱤᱱ ᱯᱮᱲᱟ ᱦᱚᱲ ᱱᱟᱜ ᱡᱟᱦᱟᱸ ᱫᱚ ᱱᱤᱛᱚᱜ ᱥᱤᱨᱯᱷᱟᱹ ᱦᱮᱡ ᱠᱟᱛᱮᱫ ᱱᱩᱠᱤᱱᱟᱜ ᱠᱤᱱ ᱧᱟᱢ ᱟᱠᱟᱫ ᱛᱟᱵᱚᱱᱟ ᱥᱚᱱᱟ ᱯᱷᱩᱞᱤ ᱜᱮ ᱱᱟᱜ ᱠᱚ ᱮᱢ ᱟᱠᱟᱫ ᱠᱤᱱᱟ ᱛᱟᱵᱚᱱ ᱟᱫᱚ ᱦᱟᱸᱜ ᱛᱟᱵᱚᱱ ᱡᱟᱦᱟᱸ ᱛᱤᱱᱟᱹᱜ ᱫᱚᱥᱟᱨ ᱥᱤᱨᱯᱟᱹ ᱠᱟᱱᱟ ᱡᱟᱦᱟᱸ ᱛᱤᱱᱟᱹᱜ ᱛᱟᱵᱚᱱ ᱥᱮᱨᱮᱧ ᱛᱮᱞᱟ ᱱᱩᱠᱤᱱ ᱦᱟᱸᱜ ᱱᱩᱠᱤᱱ ᱯᱮᱲᱟ ᱦᱚᱲ ᱦᱟᱸᱜ ᱠᱤᱱ ᱦᱚᱠᱫᱟᱨ ᱠᱟᱱᱟ ᱛᱟᱵᱚᱱ ᱱᱚᱣᱟ ᱥᱳᱱᱟᱯᱷᱩᱞᱤ ᱜᱮ ᱦᱟᱸᱜ ᱠᱚ ᱮᱢ ᱠᱟᱜ ᱠᱤᱱᱟ ᱛᱟᱵᱚᱱ ᱱᱩᱠᱤᱱ ᱛᱟᱵᱚᱱ ᱱᱟᱯᱟᱭ ᱞᱩᱠ ᱛᱟᱦᱮᱸ ᱞᱮᱱᱟ ᱛᱟᱵᱚᱱ ᱡᱟᱦᱟᱸ ᱥᱮ ᱱᱩᱠᱤᱱ ᱵᱤᱴᱤ ᱛᱟᱹᱠᱤᱱᱟᱜ ᱫᱚᱥᱟᱨ ᱥᱤᱨᱯᱟᱹ ᱨᱮᱱ ᱦᱚᱠᱫᱟᱨ ᱠᱟᱱᱟ ᱠᱤᱱ ᱥᱮ ᱤᱱᱴᱟᱨᱵᱷᱤᱭᱩ ᱠᱟᱜ ᱠᱤᱱ ᱜᱮᱭᱟ ᱦᱟᱸᱜ ᱵᱚᱱ ᱧᱮᱞ ᱠᱮᱜ ᱜᱮᱭᱟ ᱯᱮ

ᱛᱚ ᱱᱩᱠᱤᱱᱟᱜ ᱛᱟᱵᱚᱱ ᱥᱚᱱᱟᱯᱷᱩᱞᱤ ᱜᱮ ᱱᱟᱦᱟᱜ ᱠᱚ ᱮᱢᱟ ᱠᱤᱱ ᱠᱟᱱᱟ ᱟᱨ ᱱᱩᱠᱤᱱ ᱵᱤᱴᱤ ᱛᱟᱹᱠᱤᱱ ᱦᱟᱸᱜ ᱵᱚᱱ ᱠᱩᱞᱤ ᱧᱚᱜ ᱠᱤᱱᱟ ᱚᱠᱟᱨᱮᱱ ᱠᱟᱱᱟ ᱠᱤᱱ ᱟᱨ ᱡᱟᱦᱟᱸ ᱥᱤᱨᱯᱟᱹ ᱦᱟᱸᱜ ᱠᱤᱱ ᱧᱟᱢ ᱟᱠᱟᱫᱼᱟ ᱪᱮᱫ ᱥᱤᱨᱯᱟᱹ ᱠᱤᱱ ᱧᱟᱢ ᱟᱠᱟᱫ ᱛᱟᱵᱚᱱ ᱟᱨ ᱪᱮᱫ ᱨᱮ ᱦᱟᱸᱜ ᱠᱤᱱ ᱧᱟᱢ ᱟᱠᱟᱫ ᱛᱟᱵᱚᱱ ᱛᱚ ᱜᱟᱯᱟᱞᱢᱟᱨᱟᱣ ᱧᱚᱜᱚᱜ ᱟᱵᱚᱱ ᱛᱚ ᱱᱤᱛᱚᱜ ᱨᱮᱫᱚ ᱡᱚᱦᱟᱨ ᱜᱮ ᱡᱚᱦᱟᱨ ᱜᱮ ᱧᱩᱛᱩᱢ ᱫᱚ ᱧᱩᱛᱩᱢ ᱫᱚ ᱥᱤᱵᱟᱱᱤ ᱦᱮᱢᱵᱨᱚᱢ ᱚᱲᱟᱜ ᱫᱚ ᱛᱟᱹᱵᱤᱱ

ᱧᱟᱢ ᱟᱠᱟᱫ ᱞᱤᱧ ᱧᱟᱢ ᱟᱠᱟᱫ ᱜᱮᱭᱟ ᱵᱤᱱ ᱦᱳᱭ ᱟᱪᱪᱷᱟ ᱢᱟᱱᱮ ᱱᱚᱝᱠᱟᱱᱟᱜ ᱜᱮᱵᱤᱱ ᱧᱟᱢ ᱟᱠᱟᱫᱼᱟ ᱪᱮ ᱟᱨᱚ ᱱᱚᱣᱟ ᱠᱚ ᱞᱟᱹᱴᱩ ᱞᱟᱹᱴᱩᱣᱟᱜ ᱥᱤᱨᱯᱟᱹ ᱠᱚᱵᱤᱱ ᱧᱟᱢ ᱟᱠᱟᱫᱼᱟ ᱡᱟᱦᱟᱸ ᱞᱮᱠᱟ ᱰᱨᱮᱥᱤᱝ ᱴᱮᱵᱤᱞ ᱠᱚ ᱟᱨᱚ ᱚᱱᱠᱟ ᱜᱮ ᱦᱟᱸᱜ ᱟᱭᱢᱟ ᱞᱮᱠᱟᱱ ᱥᱤᱨᱯᱟᱹ ᱠᱚ ᱢᱮᱱᱟᱜᱼᱟ ᱱᱚᱣᱟ ᱠᱷᱚᱱᱟᱜ ᱫᱚ ᱦᱚᱯᱚᱱᱟᱜ ᱜᱮ ᱦᱚᱯᱚᱱᱟᱜ ᱜᱮ ᱦᱳᱭ ᱟᱪᱪᱷᱟ ᱡᱟ ᱦᱳ ᱢᱟᱱᱮ ᱱᱚᱰᱮ ᱢᱟᱱᱮ ᱞᱟᱹᱴᱩᱣᱟᱜ ᱥᱤᱨᱯᱟᱹ ᱜᱮ ᱦᱟᱸᱜ ᱵᱤᱱ ᱧᱟᱢ ᱟᱠᱟᱫᱼᱟ ᱛᱳ ᱚᱠᱟ ᱞᱮᱠᱟ ᱱᱚᱣᱟ ᱵᱟᱠᱷᱨᱟ ᱚᱱᱠᱟ ᱯᱨᱮᱠᱴᱤᱥ ᱠᱚ ᱢᱟᱱᱮ ᱩᱱ ᱫᱤᱱ ᱠᱷᱚᱱᱟᱜ ᱵᱤᱱ ᱮᱱᱮᱡ ᱵᱟᱲᱟᱭᱟ ᱪᱮ ᱢᱟᱱᱮ ᱚᱱᱠᱟ ᱱᱮᱛᱟᱨ ᱫᱷᱟᱨᱟ ᱜᱮ

ᱛᱚ ᱴᱷᱤᱠ ᱜᱮᱭᱟ ᱛᱟᱵᱚᱱ ᱱᱚᱜᱼᱚᱭ ᱱᱚᱝᱠᱟ ᱱᱟᱦᱟᱜ ᱠᱤᱱ ᱞᱟᱹᱭ ᱵᱟᱲᱟ ᱠᱮᱫᱼᱟ ᱱᱩᱠᱤᱱ ᱵᱩᱰᱷᱤ ᱛᱤᱠᱤᱱ ᱛᱚ ᱟᱵᱚ ᱯᱟᱦᱴᱟ ᱥᱮᱫ ᱠᱷᱚᱱ ᱟᱹᱰᱤ ᱟᱭᱢᱟ ᱥᱟᱨᱦᱟᱣ ᱵᱚᱱ ᱪᱟᱞ ᱟᱹᱠᱤᱱ ᱠᱟᱱᱟ ᱛᱚ ᱡᱚᱦᱟᱨ ᱜᱮ ᱡᱚᱦᱟᱨ ᱜᱮ ᱡᱚᱦᱟᱨ ᱜᱮ ᱡᱚᱦᱟᱨ ᱜᱮ ᱟᱨ ᱱᱚᱜᱼᱚᱭ ᱱᱚᱝᱠᱟ ᱱᱟᱦᱟᱜ ᱛᱟᱵᱚᱱ ᱧᱮᱞ ᱠᱮᱫᱼᱟ ᱯᱮ ᱡᱟᱦᱟᱸ ᱪᱮ ᱠᱟᱹᱝᱠᱤ ᱛᱟᱵᱚᱱ ᱱᱚᱣᱟ ᱞᱟᱜᱽᱲᱮ ᱮᱱᱮᱡ ᱦᱮᱯᱨᱟᱣ ᱱᱚᱣᱟ ᱫᱩ ᱦᱟᱡᱟᱨ ᱪᱚᱵᱵᱤᱥ ᱡᱟᱦᱟᱸ ᱛᱮ ᱟᱹᱰᱤ ᱱᱟᱯᱟᱭ ᱟᱹᱰᱤ ᱵᱮᱥ ᱜᱮ ᱱᱟᱦᱟᱜ ᱦᱩᱭ ᱥᱟᱹᱛ ᱦᱚᱪᱚ ᱠᱮᱫᱼᱟ ᱠᱚ ᱱᱚᱰᱮ ᱨᱮᱱ ᱠᱚᱢᱤᱴᱤ ᱠᱚᱲᱟ ᱜᱮ ᱟᱹᱰᱤ ᱥᱚᱠᱛᱚ ᱜᱮ ᱱᱟᱦᱟᱜ ᱵᱷᱤᱲ ᱠᱚ ᱛᱟᱵᱚᱱ ᱮᱱᱮᱡ ᱥᱮᱨᱮᱧ ᱠᱚ ᱦᱚᱸ ᱛᱟᱵᱚᱱ ᱟᱹᱰᱤ ᱵᱮᱥ ᱜᱮ ᱟᱨ ᱚᱱᱮ ᱚᱱᱠᱟᱱᱟᱜ ᱠᱚ ᱞᱟᱹᱭ ᱵᱟᱲᱟ ᱠᱮᱫᱼᱟ ᱫᱤᱥᱚᱢ ᱯᱮᱲᱟ ᱠᱚᱦᱚᱸ ᱱᱟᱜ ᱪᱮᱫ ᱞᱮᱠᱟ ᱨᱟᱹᱥᱠᱟᱹ ᱨᱟᱹᱥᱠᱤ ᱠᱚ ᱱᱟᱜ ᱠᱚ ᱵᱩᱡᱷᱟᱹᱣ ᱠᱮᱜᱼᱟ ᱛᱟᱵᱚᱱ ᱟᱨ ᱥᱤᱨᱯᱟᱹ ᱠᱚᱦᱚᱸ ᱱᱟᱜ ᱚᱱᱮ ᱚᱱᱠᱟ ᱟᱹᱰᱤ ᱵᱮᱥ ᱵᱮᱥᱟᱜ ᱥᱤᱨᱯᱟᱹ ᱠᱚᱜᱮ ᱱᱟᱜ ᱛᱟᱦᱮᱸ ᱞᱮᱱᱟ ᱛᱟᱵᱚᱱ ᱧᱮᱞ ᱠᱮᱜ ᱜᱮᱭᱟᱯᱮ ᱱᱚᱣᱟ ᱵᱷᱤᱰᱭᱳ ᱛᱚ ᱚᱠᱟ ᱞᱮᱠᱟ ᱯᱮ ᱵᱩᱡᱷᱟᱹᱣᱮᱜᱼᱟ ᱚᱱᱟ ᱫᱚ ᱠᱚᱢᱮᱱᱴ ᱠᱟᱛᱮᱫ ᱜᱮ ᱱᱟᱜ ᱞᱟᱹᱭ ᱛᱟᱵᱚᱱ ᱯᱮ ᱟᱨ ᱡᱟᱦᱟᱸᱭ ᱠᱚ ᱱᱟᱜ ᱯᱮ ᱱᱟᱣᱟ ᱜᱮ ᱠᱷᱟᱱ ᱟᱹᱞᱤᱧᱟᱜ ᱪᱮᱱᱮᱞ ᱨᱮ ᱮᱱᱠᱷᱟᱱ ᱫᱚ ᱥᱟᱵᱥᱠᱨᱟᱭᱤᱵᱽ ᱯᱮ ᱪᱮᱫᱟᱜ ᱥᱮ ᱱᱚᱝᱠᱟ ᱜᱮ ᱟᱨᱚ ᱢᱟᱲᱟᱝ ᱥᱮᱫ ᱱᱟᱯᱟᱭ ᱱᱟᱯᱟᱭ ᱵᱷᱤᱰᱭᱳ ᱟᱹᱜᱩ ᱠᱟᱜ ᱜᱮ ᱱᱟᱜ ᱞᱤᱧ ᱛᱟᱦᱮᱱ ᱠᱟᱱᱟ ᱛᱟᱵᱚᱱ ᱛᱚ ᱴᱷᱤᱠ ᱜᱮᱭᱟ ᱛᱮᱦᱮᱧᱟᱜ ᱵᱷᱤᱰᱭᱳ ᱫᱚ ᱱᱤᱝᱠᱟᱹ ᱫᱷᱟᱨᱟ ᱜᱮ ᱛᱚ ᱡᱚᱛᱚ ᱠᱚᱜᱮ ᱟᱹᱞᱤᱧ ᱯᱟᱦᱴᱟ ᱥᱮᱫ ᱠᱷᱚᱱ ᱢᱩᱪᱟᱹᱫ ᱨᱮ ᱥᱟᱹᱜᱩᱱ ᱡᱚᱦᱟᱨ